ᱩᱱᱤ ᱫᱚᱭ ᱢᱮᱱᱫᱟ ᱡᱟᱹᱱᱤᱡ ᱟᱹᱰᱤ ᱞᱟᱹᱴᱩ ᱰᱟᱠᱛᱟᱨ ᱠᱟᱱᱟᱭ ᱪᱚᱜ ᱛᱮᱜᱮ ᱦᱟᱹᱥᱩᱭ ᱛᱷᱤᱨᱮᱫ ᱛᱟᱠᱚᱣᱟ ᱫᱟᱠᱟ ᱵᱩᱡᱽ ᱦᱟᱲᱟᱢᱮ ᱱᱚᱜᱼᱚ ᱱᱚᱝᱠᱟ ᱠᱟᱛᱮ ᱢᱮᱱᱫᱟ ᱮ ᱜᱚᱲᱚᱢ ᱢᱟᱭᱟ ᱱᱚᱰᱮ ᱦᱚᱸ ᱯᱚᱜ ᱯᱚᱜ ᱟᱹᱛᱤᱧ ᱢᱮ ᱦᱮᱸ ᱪᱮ ᱟᱫᱚ ᱟᱫᱚ ᱮᱴᱟᱜ ᱨᱮ ᱪᱟᱞᱟᱣ ᱮᱱᱟ ᱦᱚᱸ ᱢᱤᱫ ᱫᱤᱱ ᱫᱚ ᱞᱟᱹᱴᱩᱜᱼᱟ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱦᱚᱸᱠᱚ ᱠᱚᱲᱟᱜᱼᱟ ᱚᱱᱟ ᱛᱮᱜᱮ ᱛᱚ ᱵᱟᱪᱷᱟᱣ ᱠᱷᱟᱹᱛᱤᱨ ᱜᱮ ᱢᱚᱡᱽ ᱢᱚᱡᱽ ᱠᱩᱲᱤ ᱫᱚ ᱢᱟᱛᱟᱞ ᱟᱨ ᱜᱟᱸᱡᱟ ᱠᱷᱚᱨ ᱠᱚ ᱯᱟᱲᱟᱜᱼᱟ ᱦᱮᱸ ᱪᱮ ᱱᱮᱛᱟᱨ ᱫᱚ ᱠᱟᱡᱟᱠ ᱠᱚ ᱠᱩᱥᱤ ᱢᱟᱱᱮ ᱵᱟᱪᱷᱟᱣ ᱢᱮᱱᱟᱜ ᱟᱠᱟᱫᱟ ᱱᱮᱛᱟᱨ ᱫᱚ ᱦᱩᱸ ᱵᱟᱹᱵᱩ ᱪᱮᱫ ᱤᱧ ᱢᱮᱱᱟ ᱚᱱᱟᱛᱤᱧ ᱢᱮᱱ ᱟᱠᱟᱫᱟ ᱠᱟᱛᱷᱟ ᱨᱮ ᱢᱮᱱᱟᱜ ᱟᱠᱟᱫᱟ ᱥᱩᱫᱷᱩ ᱠᱩᱲᱤ ᱜᱮ ᱪᱮᱫ ᱵᱚᱱ ᱵᱟᱪᱷᱟᱣᱮᱫ ᱠᱚᱣᱟ ᱟᱵᱚ ᱠᱚᱲᱟ ᱫᱚ ᱪᱮᱫ ᱵᱚᱱ ᱵᱷᱚᱫᱨᱚ ᱪᱟᱵᱟᱣ ᱠᱟᱱᱟ ᱵᱟᱝ ᱱᱮᱛᱟᱨ ᱫᱚ ᱡᱚᱛᱚ ᱠᱤᱪᱷᱩ ᱜᱮ ᱩᱞᱟᱹᱴ ᱯᱟᱞᱟᱴ ᱪᱟᱵᱟᱣ ᱟᱠᱟᱱ ᱛᱟᱵᱚᱱᱟ ᱥᱮᱫᱟᱭ ᱜᱚᱜᱚ ᱛᱟᱠᱚ ᱛᱤᱱᱟᱹᱜ ᱢᱚᱡᱽ ᱠᱚ ᱱᱟᱹᱠᱤᱡᱚᱜ ᱠᱟᱱ ᱛᱟᱦᱮᱸᱫ ᱛᱤᱱᱟᱹᱜ ᱢᱚᱡᱽ ᱠᱚ ᱪᱮᱦᱨᱟᱜ ᱠᱟᱱ ᱛᱟᱦᱮᱸᱫ ᱱᱮᱛᱟᱨ ᱫᱚ ᱚᱱᱟ ᱠᱚᱦᱚᱸ ᱠᱚ ᱵᱚᱫᱚᱞ ᱪᱟᱵᱟ ᱠᱮᱫᱟ ᱥᱮᱫᱟᱭ ᱜᱚᱜᱚ ᱛᱟᱠᱚ ᱠᱚ ᱱᱟᱹᱠᱤᱡᱚᱜ ᱠᱟᱱ ᱛᱟᱦᱮᱸᱫ ᱜᱟᱹᱭ ᱢᱤᱦᱩ ᱦᱚᱯᱚᱱ ᱛᱟᱭᱚᱢ ᱜᱟᱹᱭ ᱢᱤᱦᱩ ᱦᱚᱲᱢᱚᱭ ᱡᱟᱞ ᱥᱟᱯᱷᱟᱣ ᱟᱠᱟᱫ ᱞᱮᱠᱟ ᱛᱟᱨ ᱢᱟᱱᱮ ᱪᱮᱫ ᱱᱚᱛᱮᱱᱟᱜ ᱩᱵ ᱡᱚᱛᱚ ᱱᱟᱛᱮ ᱠᱚ ᱱᱟᱹᱠᱤᱡ ᱠᱟᱜ ᱠᱟᱱ ᱛᱟᱦᱮᱸᱫ ᱟᱨ ᱱᱮᱛᱟᱨ ᱠᱩᱲᱤ ᱠᱚᱠᱚ ᱱᱟᱹᱠᱤᱡᱚᱜ ᱠᱟᱱᱟ ᱪᱮᱫ ᱞᱮᱠᱟ ᱱᱮᱛᱟᱨ ᱠᱩᱲᱤ ᱥᱮ ᱵᱟᱹᱦᱩ ᱠᱩᱲᱤ ᱦᱤᱞᱤ ᱫᱟᱹᱭ ᱛᱟᱠᱚ ᱠᱚ ᱱᱟᱹᱠᱤᱡᱚᱜ ᱠᱟᱱᱟ ᱥᱤᱢ ᱮᱸᱜᱟ ᱵᱚᱦᱚᱜ ᱨᱮ ᱫᱮᱡ ᱠᱟᱛᱮ ᱩᱵ ᱮ ᱯᱟᱥᱠᱟᱣ ᱟᱠᱟᱫ ᱞᱮᱠᱟ ᱵᱟᱹᱵᱩ ᱵᱟᱨ ᱜᱟᱱᱰᱟ ᱦᱟᱱᱛᱮ ᱵᱟᱨ ᱜᱟᱱᱰᱟ ᱱᱚᱛᱮ ᱛᱤᱱᱟᱹᱜ ᱨᱚᱠᱚᱢᱮᱢ ᱧᱮᱞᱟ ᱟᱵᱟᱨ ᱢᱮᱱᱟᱜ ᱟᱠᱟᱫᱟ ᱵᱤᱭᱩᱴᱤ ᱯᱟᱨᱞᱟᱨ ᱢᱟ ᱵᱟᱡᱟᱨ ᱵᱟᱡᱟᱨ ᱠᱚ ᱵᱷᱚᱨᱟᱣ ᱟᱠᱟᱫ ᱱᱮᱛᱟᱨ ᱢᱟ ᱢᱮᱱᱟᱜ ᱟᱠᱟᱫ ᱦᱮᱸ ᱪᱮ ᱦᱮᱸᱫᱮ ᱠᱩᱲᱤ ᱦᱚᱸ ᱚᱱᱟ ᱵᱤᱭᱩᱴᱤ ᱯᱟᱨᱞᱟᱨ ᱠᱚ ᱵᱚᱞᱚᱜ ᱠᱟᱱᱟ ᱮᱥᱮᱞ ᱠᱟᱛᱮ ᱠᱚ ᱦᱤᱡᱩᱜ ᱠᱟᱱᱟ ᱟᱫᱚ ᱚᱱᱟᱛᱮ ᱠᱚᱲᱟ ᱠᱚᱧ ᱢᱮᱛᱟ ᱯᱮᱭᱟ ᱱᱚᱜᱼᱚ ᱱᱚᱝᱠᱟ ᱧᱩᱛ ᱠᱷᱚᱱ ᱫᱚ ᱵᱟᱹᱦᱩ ᱮᱠᱫᱚᱢ ᱟᱞᱚᱯᱮ ᱤᱫᱤ ᱠᱚᱣᱟ ᱵᱟᱠᱷᱟᱡ ᱫᱚ ᱥᱮᱛᱟᱜ ᱫᱚᱯᱮ ᱨᱟᱜᱟᱧ ᱞᱟᱹᱭ ᱟᱯᱮ ᱠᱟᱱᱟ ᱱᱚᱸᱰᱮ ᱫᱚᱯᱮ ᱧᱮᱞᱮᱭᱟ ᱵᱮᱸᱜᱟ ᱠᱩᱲᱤ ᱞᱮᱠᱟ ᱢᱮᱱᱫᱚ ᱫᱤᱵᱽᱵᱟ ᱵᱷᱟᱨᱚᱛᱤ ᱞᱮᱠᱟ ᱟᱨ ᱥᱮᱛᱟᱜ ᱫᱚᱢ ᱧᱮᱞᱮᱭᱟ ᱠᱤᱨᱚᱱ ᱢᱟᱞᱟ ᱥᱤᱨᱤᱭᱟᱞ ᱨᱮᱱ ᱠᱚᱴᱠᱚᱴᱤ ᱞᱮᱠᱟ ᱦᱮᱸ ᱪᱮ ᱮᱠᱫᱚᱢ ᱟᱞᱚᱯᱮ ᱵᱟᱪᱷᱟᱣ ᱤᱫᱤ ᱠᱚᱣᱟ ᱱᱚᱸᱰᱮ ᱠᱷᱚᱱ ᱫᱚ ᱦᱮᱸ ᱥᱮ ᱟᱫᱚ ᱱᱮᱛᱟᱨ ᱠᱚᱲᱟ ᱦᱚᱸᱯᱮ ᱵᱚᱫᱚᱞ ᱟᱠᱟᱱ ᱛᱟᱵᱚᱱ ᱜᱮᱭᱟ ᱥᱮᱫᱟᱭ ᱦᱟᱲᱟᱢᱵᱟ ᱛᱟᱠᱚ ᱥᱮ ᱵᱟᱵᱟ ᱛᱟᱠᱚ ᱡᱚᱠᱷᱚᱱ ᱠᱚᱲᱟ ᱠᱚ ᱛᱟᱦᱮᱸ ᱠᱟᱱᱟ ᱩᱱᱠᱩ ᱟᱹᱰᱤ ᱢᱚᱡᱽ ᱠᱚ ᱱᱟᱹᱠᱤᱡᱚᱜ ᱠᱟᱱ ᱛᱟᱦᱮᱸᱫ ᱥᱴᱟᱭᱤᱞᱮᱫ ᱛᱟᱦᱮᱸᱫ ᱠᱚ ᱥᱮᱫᱟᱭ ᱦᱟᱲᱟᱢᱵᱟ ᱛᱟᱠᱚ ᱫᱚᱠᱚ ᱥᱴᱟᱭᱤᱞᱮᱫ ᱛᱟᱦᱮᱸᱫ ᱰᱷᱤᱯᱪᱩ ᱪᱮᱬᱮ ᱪᱩᱯᱤ ᱞᱮᱠᱟ ᱢᱮᱱᱫᱚ ᱢᱤᱴᱷᱩᱱ ᱪᱚᱠᱨᱚᱵᱚᱨᱛᱤ ᱥᱴᱟᱭᱤᱞ ᱱᱚᱜᱼᱚᱱᱟ ᱦᱚᱴᱚᱜ ᱨᱮ ᱩᱵ ᱠᱚ ᱫᱚᱦᱚᱭᱮᱫ ᱛᱟᱦᱮᱸᱫ ᱡᱟᱛᱮ ᱫᱟᱹᱲ ᱥᱚᱢᱚᱭ ᱱᱚᱝᱠᱟ ᱞᱟᱲᱟᱜ ᱛᱟᱠᱚ ᱟᱨ ᱱᱮᱛᱟᱨ ᱠᱚᱲᱟ ᱠᱚ ᱪᱮᱫ ᱞᱮᱠᱟ ᱯᱮ ᱫᱚᱦᱚᱭᱮᱫᱟ ᱠᱷᱤᱡᱩᱨ ᱫᱟᱨᱮ ᱞᱮᱠᱟ ᱟᱨ ᱵᱟᱠᱷᱟᱱ ᱫᱚ ᱟᱱᱟᱨᱚᱥ ᱡᱚ ᱞᱮᱠᱟ ᱫᱷᱟᱨᱮ ᱫᱷᱟᱨᱮ ᱛᱮ ᱯᱮ ᱯᱩᱨᱩᱨ ᱠᱟᱜ ᱠᱟᱱᱟ ᱛᱟᱞᱟ ᱨᱮᱯᱮ ᱫᱚᱦᱚ ᱠᱟᱜ ᱠᱟᱱᱟ ᱛᱤᱱᱟᱹᱜ ᱨᱚᱠᱚᱢᱮᱢ ᱧᱮᱞᱟ ᱚᱱᱟᱛᱮ ᱪᱮᱫ ᱠᱚ ᱢᱮᱱ ᱠᱟᱫᱟ ᱚᱱᱟᱛᱮ ᱱᱤᱭᱟᱹ ᱠᱟᱛᱷᱟ ᱦᱚᱸᱠᱚ ᱢᱮᱱᱟ ᱨᱟᱱ ᱡᱚᱢ ᱛᱮᱢ ᱢᱚᱴᱟ ᱞᱮᱱᱠᱷᱟᱱᱮᱢ ᱧᱮᱞᱚᱜᱼᱟ ᱵᱮᱞᱩᱱ ᱯᱷᱩᱞᱟᱹᱣ ᱞᱮᱠᱟ ᱢᱤᱫ ᱵᱟᱨ ᱢᱮᱱᱟᱜ ᱟᱠᱟᱫ ᱵᱚᱱᱟ ᱡᱟᱦᱟᱸᱭ ᱫᱚ ᱮᱠᱫᱚᱢ ᱡᱟᱱᱟᱢ ᱛᱚᱨᱟ ᱜᱮᱠᱚ ᱨᱳᱜᱟ ᱜᱮᱛᱟ ᱵᱚᱱᱟ ᱢᱟᱱᱮ ᱯᱟᱛᱞᱟ ᱜᱮᱭᱟ ᱠᱚ ᱟᱨᱠᱤ ᱟᱫᱚ ᱠᱚ ᱪᱤᱠᱟᱹᱭᱟ ᱰᱟᱠᱛᱟᱨ ᱴᱷᱮᱱ ᱥᱮᱱ ᱠᱟᱛᱮ ᱨᱟᱱ ᱠᱚ ᱡᱚᱢ ᱠᱮᱫ ᱜᱮ ᱮ ᱰᱟᱠᱛᱟᱨ ᱮᱠᱴᱩ ᱢᱚᱴᱟ ᱦᱚᱵᱟᱨ ᱨᱟᱱᱴᱟ ᱫᱮᱱᱚ ᱟᱫᱚ ᱨᱟᱱ ᱡᱚᱢ ᱠᱟᱛᱮ ᱢᱚᱴᱟ ᱦᱚᱲ ᱫᱚ ᱵᱮᱥ ᱵᱟᱠᱚ ᱧᱮᱞᱚᱜᱼᱟ ᱚᱱᱟ ᱛᱮᱠᱚ ᱢᱮᱱᱟ ᱨᱟᱱ ᱡᱚᱢ ᱛᱮ ᱢᱚᱴᱟ ᱞᱮᱱᱠᱷᱟᱱᱮᱢ ᱧᱮᱞᱚᱜᱼᱟ ᱵᱮᱞᱩᱱ ᱯᱷᱩᱞᱟᱹᱣ ᱞᱮᱠᱟ ᱚᱱᱟ ᱛᱮᱜᱮ ᱛᱚ ᱱᱟᱦᱟᱜ ᱵᱟᱹᱵᱩ ᱢᱟᱹᱭ ᱛᱟᱠᱚ ᱠᱚ ᱫᱩᱞᱟᱹᱲᱤᱜᱼᱟ ᱵᱟᱹᱫᱽ ᱵᱟᱹᱭᱦᱟᱹᱲ ᱨᱮᱱ ᱠᱩᱞᱟᱹᱭ ᱞᱮᱠᱟ ᱥᱮᱫᱟᱭ ᱞᱮᱠᱟ ᱢᱚᱡᱽ ᱫᱩᱞᱟᱹᱲ ᱫᱚ ᱵᱟᱹᱱᱩᱜᱼᱟ ᱥᱟᱢᱨᱟᱝ ᱦᱮᱱᱟᱭᱟ ᱫᱩᱞᱟᱹᱲ ᱚᱯᱷᱤᱥᱤᱭᱟᱞ ᱥᱮ ᱚᱱᱟᱛᱮ ᱪᱮᱫ ᱤᱧ ᱢᱮᱱᱟ ᱢᱮᱱ ᱠᱟᱫᱟ ᱠᱚ ᱥᱩᱭ ᱵᱟᱝᱠᱷᱟᱱ ᱥᱩᱛᱟᱹᱢ ᱥᱩᱛᱟᱹᱢ ᱵᱟᱝᱠᱷᱟᱱ ᱥᱩᱭ ᱠᱟᱱᱛᱷᱟ ᱨᱚᱜ ᱜᱮ ᱵᱟᱝ ᱜᱟᱱᱚᱜ ᱟᱨ ᱱᱟᱦᱟᱜ ᱫᱩᱞᱟᱹᱲ ᱫᱩᱯᱞᱟᱹᱲ ᱨᱮ ᱪᱚᱜ ᱵᱟᱝᱠᱷᱟᱱ ᱢᱚᱡᱟ ᱜᱮ ᱵᱟᱝ ᱧᱟᱢᱚᱜ ᱦᱮᱸ ᱪᱮ ᱱᱮᱛᱟᱨ ᱠᱟᱡᱟᱠ ᱠᱚ ᱪᱚᱜ ᱡᱚᱱᱚᱜ ᱠᱟᱱᱟ ᱱᱚᱣᱟ ᱫᱩᱞᱟᱹᱲ ᱛᱮ ᱮᱠᱫᱚᱢ ᱢᱳᱵᱟᱭᱤᱞ ᱛᱮ ᱮᱠᱫᱚᱢ ᱛᱚᱵᱮ ᱡᱟᱭ ᱵᱟ ᱦᱳᱠ ᱱᱚᱝᱠᱟ ᱫᱚ ᱢᱮᱱᱟᱜ ᱟᱠᱟᱫ ᱛᱟᱵᱚᱱ ᱜᱮᱭᱟ ᱢᱮᱱᱠᱷᱟᱱ ᱱᱚᱣᱟ ᱪᱚᱜ ᱡᱟᱦᱟᱸ ᱡᱤᱱᱤᱥ ᱠᱟᱱᱟ ᱱᱚᱣᱟ ᱫᱚ ᱟᱹᱰᱤ ᱠᱷᱟᱛᱟᱨᱱᱟᱠ ᱡᱤᱱᱤᱥ ᱠᱟᱱᱟ ᱡᱚᱛᱚ ᱠᱤᱪᱷᱩ ᱨᱟᱱ ᱠᱷᱚᱱ ᱱᱚᱣᱟ ᱪᱚᱜ ᱨᱟᱱ ᱨᱮᱫᱚ ᱠᱟᱡᱟᱠ ᱫᱟᱲᱮ ᱢᱮᱱᱟᱜ ᱟᱠᱟᱫᱟ ᱟᱫᱚ ᱯᱮ ᱢᱮᱱᱠᱷᱟᱱ ᱵᱟᱵᱞᱩ ᱫᱟ ᱪᱤᱠᱟᱹᱛᱮ ᱱᱩᱭ ᱜᱤᱫᱽᱨᱟᱹ ᱪᱤᱠᱟᱹᱭ ᱧᱩᱛᱤᱧ ᱠᱟᱱᱟᱭᱟ ᱟᱫᱚ ᱯᱮ ᱢᱮᱱᱠᱷᱟᱱ ᱵᱟᱵᱞᱩ ᱫᱟ ᱪᱤᱠᱟᱹᱛᱮ ᱱᱚᱣᱟ ᱪᱚᱜ ᱨᱮᱫᱚ ᱫᱟᱲᱮ ᱢᱮᱱᱟᱜ ᱟᱫᱮᱞᱟ ᱚᱱᱟ ᱱᱟᱥᱮᱱᱟᱜ ᱤᱧ ᱞᱟᱹᱭ ᱠᱟᱜ ᱞᱮᱜᱮ ᱦᱮᱸ ᱪᱮ ᱪᱮᱫᱟᱜ ᱥᱮ ᱡᱚᱛᱚ ᱦᱚᱲ ᱜᱮᱵᱚᱱ ᱪᱚᱜ ᱡᱚᱱᱚᱢ ᱟᱠᱟᱱᱟ ᱠᱟᱹᱴᱤᱡ ᱨᱮ ᱦᱮᱸ ᱪᱮ ᱱᱮᱛᱟᱨᱤᱧ ᱧᱮᱞ ᱟᱠᱟᱫ ᱠᱚᱣᱟ ᱨᱮᱸᱜᱮᱡ ᱡᱟᱞᱟᱛᱮ ᱡᱟᱦᱟᱸᱭ ᱡᱟᱹᱥᱛᱤ ᱠᱚ ᱨᱮᱸᱜᱮᱡ ᱧᱚᱜ ᱜᱮᱛᱟ ᱵᱚᱱᱟ ᱩᱱᱠᱩ ᱠᱚ ᱪᱤᱠᱟᱹᱭᱮᱫᱼᱟ ᱜᱤᱫᱽᱨᱟᱹ ᱵᱟᱹᱦᱩ ᱜᱚ ᱵᱟᱵᱟ ᱵᱟᱹᱜᱤ ᱠᱟᱛᱮ ᱠᱮᱨᱟᱞᱟ ᱠᱚᱨᱱᱟᱴᱚᱠ ᱛᱟᱢᱤᱞᱱᱟᱲᱩ ᱠᱟᱹᱢᱤ ᱠᱚ ᱪᱟᱞᱟᱜ ᱠᱟᱱᱟ ᱪᱷᱚ ᱢᱟᱥ ᱠᱚ ᱠᱟᱹᱢᱤᱭᱮᱫᱟ ᱡᱟᱜᱮ ᱯᱚᱭᱥᱟ ᱠᱚ ᱟᱹᱜᱩᱭᱮᱫᱟ ᱚᱲᱟᱜ ᱨᱮ ᱥᱚᱝᱥᱟᱨ ᱴᱷᱤᱠ ᱴᱷᱟᱠ ᱪᱟᱞᱟᱜ ᱠᱟᱱ ᱛᱟᱠᱚᱣᱟ ᱟᱫᱚ ᱡᱚᱠᱷᱚᱱ ᱜᱮ ᱫᱟᱫᱟ ᱛᱟᱠᱚ ᱦᱟᱱᱮ ᱠᱮᱨᱟᱞᱟ ᱠᱚᱨᱱᱟᱴᱚᱠ ᱠᱚ ᱪᱟᱞᱟᱜ ᱠᱟᱹᱢᱤ ᱢᱤᱫ ᱯᱨᱮᱡᱮᱱᱴ ᱴᱮᱱ ᱮᱞᱮᱠᱥ ᱢᱤᱫ ᱢᱟᱹᱨᱦᱟᱹ ᱠᱟᱱ ᱫᱟᱫᱟᱭ ᱠᱟᱹᱢᱤ ᱞᱮᱠᱷᱟᱡ ᱜᱮ ᱱᱚᱰᱮ ᱠᱷᱚᱱ ᱦᱤᱞᱤ ᱫᱟᱹᱭᱮ ᱯᱷᱳᱱ ᱠᱮᱫ ᱜᱮ ᱮᱠᱫᱚᱢ ᱦᱟᱸᱰᱮ ᱨᱤᱝᱚᱜᱼᱟ ᱫᱟᱫᱟ ᱦᱚᱸᱭ ᱢᱮᱱᱟ ᱵᱟᱹᱦᱩᱭ ᱯᱷᱳᱱ ᱟᱠᱟᱫ ᱛᱤᱧᱟᱹᱭᱟ ᱮᱠᱫᱚᱢᱮ ᱥᱟᱵ ᱠᱮᱫ ᱜᱮ ᱦᱤᱞᱤ ᱫᱟᱹᱭ ᱪᱮᱫ ᱮ ᱢᱮᱱᱟ ᱦᱮᱸ ᱜᱚ ᱢᱩᱱᱨᱤ ᱟᱡ ᱵᱟᱵᱟ ᱪᱮᱫ ᱞᱮᱠᱟ ᱢᱮᱱᱟᱜ ᱢᱮᱭᱟ ᱵᱟᱹᱦᱩᱭ ᱯᱷᱳᱱ ᱟᱠᱟᱫ ᱠᱷᱟᱡ ᱫᱟᱫᱟ ᱦᱚᱸ ᱫᱩᱞᱟᱹᱲ ᱛᱮᱭ ᱢᱮᱱᱟ ᱢᱮᱱᱟᱭ ᱢᱤᱫ ᱪᱟᱸᱫᱳᱧ ᱠᱟᱹᱢᱤ ᱠᱮᱜᱼᱟ ᱛᱤᱨᱤᱥ ᱫᱤᱱ ᱦᱩᱸ ᱠᱟᱡᱟᱠ ᱦᱚᱲᱢᱚ ᱦᱟᱹᱥᱩᱧ ᱠᱟᱱᱟ ᱵᱟᱲᱟᱭᱟᱢ ᱦᱤᱞᱤ ᱫᱟᱹᱭ ᱢᱮᱱᱟ ᱦᱤᱞᱤ ᱫᱟᱹᱭ ᱩᱱ ᱥᱚᱢᱚᱭ ᱫᱚᱭ ᱢᱮᱱᱟ ᱮᱢ ᱩᱱᱨᱤ ᱟᱡ ᱵᱟᱵᱟ ᱥᱩᱨ ᱨᱮᱢ ᱛᱟᱦᱮᱸ ᱞᱮᱱᱠᱷᱟᱱ ᱵᱟᱝ ᱩᱛᱩ ᱥᱩᱱᱩᱢ ᱛᱮ ᱮᱠᱫᱚᱢ ᱞᱚᱞᱚ ᱠᱟᱛᱮ ᱤᱧ ᱞᱤᱱ ᱯᱷᱟᱨᱱᱟᱣ ᱠᱟᱢ ᱠᱮᱭᱟ

ᱫᱟᱫᱟ ᱫᱚᱭ ᱢᱮᱱᱫᱟ ᱤᱧ ᱵᱟᱹᱦᱩ ᱫᱚᱭᱟ ᱛᱤᱥ ᱠᱷᱚᱱᱮ ᱚᱡᱷᱟᱭᱮᱱᱟ ᱨᱟᱱᱮ ᱠᱩᱞᱤᱧ ᱫᱚ ᱢᱮᱱᱫᱟ ᱦᱮᱱᱟ ᱛᱤᱥ ᱠᱷᱚᱱᱮᱢ ᱚᱡᱷᱟᱭᱮᱱ ᱛᱟᱞᱟᱝᱟ ᱢᱮᱱᱫᱟ ᱡᱟᱦᱟᱸ ᱞᱮᱠᱟ ᱠᱟᱱ ᱜᱤᱧ ᱟᱢ ᱠᱚᱴᱮ ᱦᱟᱹᱥᱩᱭᱮᱫ ᱢᱮᱭᱟ ᱚᱱᱟ ᱞᱟᱹᱭ ᱢᱮ ᱟᱫᱚ ᱫᱟᱫᱟ ᱦᱚᱸᱭ ᱢᱮᱱᱮᱜᱼᱟ ᱛᱤᱦᱤᱧ ᱫᱚ ᱠᱚᱲᱟᱢ ᱦᱟᱹᱥᱩᱧ ᱠᱟᱱᱟ ᱟᱫᱚ ᱦᱤᱞᱤ ᱫᱟᱹᱭᱮ ᱢᱮᱱ ᱠᱮᱫᱟ ᱛᱟᱦᱞᱮ ᱢᱟ ᱚᱱᱟ ᱢᱳᱵᱟᱭᱤᱞ ᱫᱚ ᱠᱚᱲᱟᱢ ᱨᱮ ᱡᱚᱯᱚᱜ ᱠᱟᱛᱟᱢ ᱨᱟᱱᱤᱧ ᱠᱩᱞᱟᱢ ᱠᱟᱱᱟ ᱚᱱᱞᱟᱭᱤᱱ ᱛᱮ ᱢᱟᱱᱮ ᱠᱟᱨᱮᱱᱴ ᱪᱩᱢᱟ ᱱᱚᱰᱮ ᱠᱷᱚᱱ ᱪᱟᱞᱟᱜ ᱞᱟᱹᱜᱤᱫ ᱦᱟᱸᱜ ᱨᱟᱱ ᱦᱮᱸ ᱪᱮ ᱫᱟᱫᱟ ᱦᱚᱸ ᱦᱟᱹᱥᱩ ᱪᱟᱞᱟᱜ ᱱᱚᱜᱼᱚ ᱱᱚᱝᱠᱟᱭ ᱡᱚᱯᱚᱜ ᱛᱷᱤᱨ ᱟᱠᱟᱫᱟ ᱚᱱᱟ ᱢᱳᱵᱟᱭᱤᱞ ᱦᱤᱞᱤ ᱫᱟᱭᱮ ᱪᱤᱠᱟᱹ ᱠᱮᱫᱟ ᱢᱳᱵᱟᱭᱤᱞ ᱮ ᱩᱞᱴᱟᱹ ᱠᱮᱫᱟ ᱨᱟᱱ ᱨᱮᱱᱟᱜ ᱞᱮᱯᱲᱟᱭ ᱠᱚ ᱞᱟᱭ ᱞᱟᱹᱜᱤᱫ ᱟᱯ ᱥᱟᱱᱡᱨᱟ ᱢᱮᱱᱟ ᱦᱟ ᱫᱩᱞᱟᱨ ᱚᱯᱷᱤᱥᱤᱭᱟᱞ ᱥᱮᱞ ᱟᱫᱚ ᱩᱞᱴᱟᱹ ᱠᱮᱫ ᱟᱫᱚ ᱱᱚᱜᱼᱚ ᱱᱚᱝᱠᱟᱭ ᱪᱚᱜ ᱠᱟᱱᱟ ᱢᱮᱱᱫᱟ ᱵᱮᱥ ᱮᱢ ᱵᱩᱡᱷᱟᱹᱣ ᱠᱮᱫᱟ ᱦᱟᱲᱟᱢ ᱵᱩᱲᱦᱤ ᱥᱟᱹᱜᱟᱹᱭ ᱛᱚ ᱫᱟᱫᱟ ᱦᱚᱸᱭ ᱢᱮᱱᱫᱟ ᱱᱤᱛᱚᱜ ᱫᱚ ᱨᱮᱭᱟᱲ ᱜᱤᱧ ᱵᱩᱡᱷᱟᱹᱣ ᱠᱮᱫᱼᱟ ᱦᱮᱸ ᱪᱮ ᱵᱩᱡᱷᱟᱹᱣᱮᱫ ᱜᱤᱭᱟᱹᱧ ᱞᱟᱸᱫᱟᱭᱮᱫ ᱜᱮᱭᱟ ᱯᱮ ᱦᱤᱞᱤ ᱫᱟᱹᱭ ᱛᱟᱠᱚ ᱟᱯᱮ ᱦᱚᱸ ᱛᱟᱨ ᱢᱟᱱᱮ ᱪᱮᱫ ᱟᱯᱮ ᱦᱚᱸ ᱜᱮ ᱯᱚᱜ ᱯᱚᱜ ᱞᱮᱜᱟᱣ ᱟᱠᱟᱜᱼᱟ ᱵᱟᱠᱷᱟᱡ ᱱᱚᱣᱟ ᱨᱟᱹᱥᱠᱟᱹ ᱠᱚᱫᱚ ᱵᱟᱝ ᱧᱟᱢᱚᱜᱼᱟ ᱟᱫᱚ ᱯᱮ ᱢᱮᱱᱟ ᱵᱟᱵᱞᱩ ᱫᱟ ᱪᱮᱫ ᱠᱚᱪᱚᱭ ᱢᱮᱱᱟᱭ ᱞᱟᱡᱟ ᱪᱟᱵᱟ ᱦᱚᱪᱚ ᱠᱮᱫ ᱞᱮᱭᱟ ᱞᱟᱡᱟᱣ ᱨᱮᱱᱟᱜ ᱠᱟᱛᱷᱟ ᱫᱚ ᱵᱟᱝ ᱠᱟᱱᱟ ᱱᱚᱰᱮ ᱡᱟᱦᱟᱸ ᱛᱤᱱᱟᱹᱜ ᱦᱚᱲ ᱢᱮᱱᱟᱜ ᱟᱠᱟᱫ ᱵᱚᱱᱟ ᱢᱤᱫ ᱫᱤᱱ ᱫᱚ ᱡᱚᱛᱚ ᱦᱚᱲ ᱜᱮ ᱵᱟᱞᱮ ᱵᱚᱱ ᱛᱟᱦᱮᱸ ᱠᱟᱱᱟ ᱟᱨ ᱵᱟᱞᱮ ᱵᱚᱱ ᱛᱟᱦᱮᱸ ᱞᱮᱱᱠᱷᱟᱱ ᱜᱚᱜᱚ ᱛᱟᱠᱚ ᱪᱮᱫ ᱞᱮᱠᱟ ᱠᱚ ᱪᱮᱫ ᱞᱮᱠᱟ ᱠᱚ ᱵᱩᱞᱟᱹᱣᱮᱫ ᱵᱚᱱ ᱛᱟᱦᱮᱸᱫ ᱨᱟᱜ ᱨᱟᱜ ᱥᱚᱢᱚᱭ ᱦᱮᱸ ᱪᱮ ᱪᱮᱫ ᱪᱮᱫ ᱞᱮᱠᱟ ᱠᱚ ᱵᱩᱞᱟᱹᱣᱮᱫ ᱵᱚᱱ ᱛᱟᱦᱮᱸᱫ ᱡᱚᱠᱷᱚᱱ ᱵᱟᱞᱮ ᱵᱚᱱ ᱛᱟᱦᱮᱸ ᱠᱟᱱᱟ ᱦᱮᱸ ᱪᱮ ᱡᱚᱠᱷᱚᱱ ᱜᱤᱫᱽᱨᱟᱹ ᱠᱚ ᱨᱟᱜᱟ ᱠᱚᱲᱟ ᱠᱷᱟᱡ ᱫᱚ ᱱᱚᱝᱠᱟ ᱠᱚ ᱢᱮᱱᱟ ᱮ ᱵᱟᱹᱵᱩ ᱥᱚᱱᱟ ᱵᱮᱴᱟ ᱛᱤᱧ ᱮ ᱵᱮᱴᱟ ᱟᱞᱚᱢ ᱨᱟᱜᱟ ᱵᱮᱴᱟ ᱵᱚᱸᱜᱟ ᱞᱮᱠᱟᱱ ᱠᱩᱲᱤ ᱞᱮ ᱟᱹᱜᱩ ᱵᱚᱸᱜᱟ ᱞᱮᱠᱟᱱ ᱠᱩᱲᱤ ᱞᱮ ᱟᱹᱜᱩ ᱟᱢᱟ This song present 10 Alex ᱟᱡ ᱜᱚᱜᱚ ᱫᱚᱭ ᱢᱮᱱᱟ ᱛᱟᱦᱞᱮ ᱦᱚᱭᱛᱚ ᱨᱮᱸᱜᱮᱡ ᱟᱠᱟᱫᱤᱧᱟ ᱛᱚᱣᱟ ᱛᱮᱱᱟᱜ ᱤᱧ ᱮᱢᱟᱭ ᱞᱮᱜᱮ ᱮᱠᱫᱚᱢ ᱱᱚᱰᱮ ᱠᱚᱲᱟᱢ ᱨᱮ ᱛᱚᱣᱟᱭ ᱱᱚᱠᱟᱣᱟᱭᱟ ᱮᱱᱛᱮ ᱨᱮᱦᱚᱸ ᱩᱱᱤ ᱜᱤᱫᱽᱨᱟᱹ ᱵᱟᱭ ᱵᱟᱭ ᱛᱷᱤᱨᱚᱜᱼᱟ ᱢᱟᱱᱮ ᱵᱟᱝ ᱩᱱᱤ ᱫᱚ ᱮᱴᱟᱜ ᱜᱮ ᱫᱚᱨᱠᱟᱨᱟ ᱢᱩᱪᱟᱹᱫ ᱨᱮ ᱪᱤᱠᱟᱹᱭᱮᱱᱟ ᱟᱡ ᱜᱚᱜᱚᱭ ᱥᱟᱵ ᱠᱮᱫᱮ ᱠᱷᱟᱡ ᱫᱚᱭ ᱱᱚᱜᱼᱚ ᱱᱚᱝᱠᱟᱭᱟ ᱵᱮᱴᱟ ᱛᱤᱧ ᱥᱚᱱᱟ ᱵᱮᱴᱟ ᱛᱤᱧ ᱮ ᱵᱮᱴᱟ ᱟᱞᱚᱢ ᱨᱟᱜᱟ ᱮ ᱵᱟᱹᱵᱩ ᱪᱮᱫ ᱪᱚ ᱱᱚᱣᱟ ᱩᱱᱤ ᱵᱟᱞᱮ ᱜᱤᱫᱽᱨᱟᱹ ᱦᱚᱸ ᱪᱚᱜ ᱮ ᱵᱩᱡᱷᱟᱹᱣ ᱠᱮᱫ ᱡᱚᱢ ᱧᱩ ᱵᱟᱹᱜᱤ ᱠᱟᱛᱮ ᱚᱱᱟ ᱪᱚᱜ ᱛᱮᱜᱮᱭ ᱛᱷᱤᱨᱮᱱ ᱜᱮ ᱦᱮᱸ ᱥᱮ ᱟᱫᱚ ᱚᱱᱟ ᱦᱚᱛᱮ ᱛᱤᱧ ᱢᱮᱱᱟ ᱟᱭᱩᱨᱵᱮᱫᱤᱠ ᱦᱳᱢᱤᱭᱳᱯᱟᱛᱤᱠ ᱡᱟᱦᱟᱸ ᱛᱤᱱᱟᱹᱜ ᱨᱟᱱ ᱢᱮᱱᱟᱜᱼᱟ ᱚᱱᱟ ᱠᱷᱚᱡ ᱫᱚ ᱪᱚᱜ ᱨᱟᱱ ᱜᱮ ᱫᱟᱲᱮᱣᱟᱠᱟᱱᱟ ᱛᱚᱵᱮ ᱛᱤᱦᱤᱧ ᱠᱷᱚᱡ ᱫᱚ ᱠᱚᱲᱟ ᱠᱚᱯᱮ ᱧᱮᱞᱟ ᱦᱟᱲᱟᱢ ᱵᱩᱲᱦᱤ ᱦᱚᱸᱠᱚ ᱪᱚᱜ ᱡᱚᱱᱚᱜᱼᱟ ᱠᱷᱟᱛᱟᱨᱱᱟᱠ ᱨᱟᱱ ᱠᱟᱱᱟ ᱱᱚᱣᱟ ᱫᱚ ᱛᱚ ᱡᱟᱭ ᱵᱟᱦᱩᱠ ᱱᱚᱣᱟ ᱫᱚ ᱫᱩᱞᱟᱹᱲ ᱨᱟᱱ ᱠᱟᱱᱟ ᱫᱟᱫᱟ ᱛᱟᱠᱚ ᱵᱟᱯᱮ ᱪᱚᱜ ᱡᱚᱱᱚᱜ ᱠᱟᱱᱟ ᱢᱟ ᱞᱟᱹᱭ ᱯᱮ ᱛᱚᱵᱮ ᱵᱟᱠᱷᱟᱡ ᱫᱚ ᱱᱮᱛᱟᱨ ᱟᱵᱟᱨ ᱚᱱᱞᱟᱭᱤᱱ ᱛᱮ ᱪᱚᱜ ᱪᱟᱞᱟᱜ ᱠᱟᱱᱟ ᱚᱱᱟᱛᱮ ᱱᱚᱣᱟ ᱠᱟᱛᱷᱟ ᱫᱩᱧ ᱢᱮᱱ ᱟᱠᱟᱫᱟ ᱡᱮ ᱥᱩᱭ ᱵᱟᱝᱠᱷᱟᱱ ᱥᱩᱛᱟᱹᱢ ᱥᱩᱛᱟᱹᱢ ᱵᱟᱝᱠᱷᱟᱱ ᱥᱩᱭ ᱠᱟᱱᱛᱷᱟ ᱨᱚᱜ ᱜᱮ ᱵᱟᱝ ᱜᱟᱱᱚᱜ ᱟᱨ ᱱᱟᱦᱟᱜ ᱫᱩᱞᱟᱹᱲ ᱫᱩᱯᱞᱟᱹᱲ ᱨᱮ ᱪᱚᱜ ᱵᱟᱝᱠᱷᱟᱱ ᱢᱚᱡᱟ ᱜᱮ ᱵᱟᱝ ᱧᱟᱢᱚᱜ ᱦᱮᱸ ᱪᱮ ᱠᱟᱡᱟᱠ ᱪᱚᱜ ᱡᱚᱱᱚᱜ ᱯᱮ ᱧᱮᱞ ᱯᱮ ᱟᱭᱢᱟ ᱠᱤᱪᱷᱩ ᱨᱳᱜᱽ ᱪᱟᱵᱟᱜᱼᱟ ᱟᱫᱚ ᱴᱷᱤᱠ ᱡᱟᱭᱜᱟ ᱨᱮ ᱪᱚᱜ ᱡᱚᱱᱚᱜ ᱦᱩᱭᱩᱜᱼᱟ ᱦᱮᱸ ᱥᱮ ᱮᱴᱟᱜ ᱨᱮ ᱪᱚᱜ ᱞᱮᱱᱠᱷᱟᱱ ᱫᱚ ᱵᱟᱝ ᱦᱩᱭᱩᱜᱼᱟ ᱱᱚᱣᱟ ᱮᱴᱟᱜ ᱠᱟᱛᱷᱟ ᱫᱚ ᱪᱮᱫᱟᱜ ᱤᱧ ᱢᱮᱱᱫᱟ ᱱᱚᱣᱟ ᱨᱮᱱᱟᱜ ᱦᱚᱸ ᱢᱤᱫᱴᱮᱱ ᱜᱷᱚᱴᱚᱱᱟ ᱢᱮᱱᱟᱜᱼᱟ ᱢᱤᱫ ᱫᱤᱱ ᱢᱤᱫᱴᱮᱱ ᱠᱚᱲᱟ ᱠᱩᱲᱤ ᱱᱚᱣᱟ ᱵᱳᱞᱯᱩᱨ ᱛᱮᱠᱤᱱ ᱦᱤᱡᱩᱜ ᱠᱟᱱᱟ ᱠᱚᱞᱮᱡᱽ ᱨᱮ ᱯᱟᱲᱦᱟᱜ ᱨᱮᱞ ᱜᱟᱹᱰᱤ ᱛᱮ ᱵᱚᱨᱫᱷᱚᱢᱟᱱ ᱠᱷᱚᱱ ᱟᱫᱚ ᱨᱮᱞ ᱜᱟᱹᱰᱤ ᱡᱚᱠᱷᱚᱱ ᱪᱟᱞᱟᱜᱼᱟ ᱰᱮᱰᱮᱠ ᱰᱮᱰᱮᱠ ᱴᱷᱮᱴᱮᱠ ᱴᱷᱮᱴᱮᱠ ᱰᱮᱰᱮᱠ ᱰᱮᱰᱮᱠ ᱢᱤᱫ ᱥᱚᱸᱜᱮ ᱛᱮᱢ ᱧᱮᱞᱟ ᱚᱱᱟ ᱠᱟᱢᱨᱟ ᱫᱚ ᱱᱚᱜᱼᱚ ᱱᱚᱝᱠᱟ ᱞᱟᱲᱟᱜᱼᱟ ᱡᱚᱛᱚ ᱦᱚᱲ ᱱᱚᱜᱼᱚ ᱱᱚᱝᱠᱟ ᱠᱚ ᱞᱟᱲᱟᱜᱼᱟ ᱦᱮᱸ ᱥᱮ ᱢᱮᱱᱟᱢ ᱮᱱᱮᱡ ᱠᱚ ᱞᱟᱜᱟᱣ ᱟᱠᱟᱱ ᱞᱮᱠᱟ ᱟᱫᱚ ᱩᱱᱠᱤᱱ ᱠᱚᱲᱟ ᱠᱩᱲᱤ ᱫᱚ ᱫᱩᱞᱟᱹᱲ ᱥᱟᱹᱜᱟᱹᱭ ᱛᱟᱦᱮᱸ ᱠᱟᱱ ᱛᱟᱹᱠᱤᱱᱟ ᱟᱫᱚ ᱪᱮᱫ ᱨᱮᱪᱚ ᱵᱟᱹᱠᱤᱱ ᱡᱩᱛ ᱟᱠᱟᱱ ᱛᱮ ᱵᱟᱹᱠᱤᱱ ᱨᱚᱲ ᱡᱚᱱᱚᱜ ᱠᱟᱱᱟ ᱦᱮᱸ ᱥᱮ ᱟᱫᱚ ᱦᱟᱸᱜ ᱠᱩᱲᱤ ᱮᱦᱚᱵ ᱠᱮᱫᱟ ᱪᱮᱫ ᱞᱮᱠᱟ ᱡᱮᱦᱮᱛᱩ ᱠᱚᱲᱟ ᱵᱟᱭ ᱨᱚᱲ ᱮᱫᱟ ᱟᱫᱚ ᱠᱩᱲᱤ ᱠᱚᱣᱟᱜ ᱨᱚᱲ ᱦᱟᱸᱜ ᱪᱮᱫ ᱞᱮᱠᱟ ᱱᱚᱝᱠᱟᱭ ᱫᱟᱭ ᱠᱩᱲᱤ ᱢᱮᱱᱫᱟ ᱮ ᱮ ᱟᱯ ᱥᱟᱱᱛᱟᱲ ᱦᱮᱱᱟᱱᱟ ᱫᱩᱞᱟᱹᱲ ᱚᱯᱷᱤᱥᱤᱭᱟᱞ ᱥᱮᱞ ᱠᱚᱲᱟᱭ ᱢᱮᱱᱫᱟ ᱪᱤᱠᱟᱭᱮᱱᱟᱢ ᱢᱮᱱᱫᱟ ᱵᱟᱲᱟᱭᱟᱢ ᱛᱤ ᱦᱟᱹᱥᱩᱧ ᱠᱟᱱᱟ ᱠᱷᱟᱯ ᱜᱟᱹᱨᱤᱛᱮ ᱠᱚᱲᱟ ᱛᱤ ᱥᱟᱵ ᱠᱮᱫ ᱛᱟᱭᱟ ᱮᱱᱫᱚ ᱪᱚᱜᱼᱟᱜ ᱛᱟᱭᱟ ᱵᱮᱥᱚᱜᱼᱟ ᱵᱮᱥᱚᱜᱼᱟ ᱟᱪᱪᱷᱟ ᱤᱱᱟᱹ ᱛᱟᱭᱚᱢ ᱢᱤᱫ ᱜᱷᱟᱹᱲᱤᱡ ᱯᱚᱨ ᱟᱨᱚ ᱠᱩᱲᱤᱭ ᱢᱮᱱᱫᱟ ᱤ ᱵᱟᱵᱟ ᱪᱚᱜᱼᱟᱜ ᱛᱤᱧᱟᱭ ᱱᱤᱛᱚᱜ ᱫᱚ ᱮᱴᱟᱜ ᱨᱤᱧ ᱢᱮᱛᱟᱭ ᱞᱮᱜᱮ ᱢᱤᱫ ᱜᱷᱟᱹᱲᱤᱡ ᱯᱚᱨ ᱟᱨᱚᱭ ᱢᱮᱱᱫᱟ ᱮᱭ ᱠᱚᱲᱟᱭ ᱢᱮᱱᱫᱟ ᱪᱤᱠᱟᱭᱮᱱᱟᱢ ᱢᱮᱱᱫᱟ ᱡᱚᱦᱟ ᱦᱟᱹᱥᱩᱧ ᱠᱟᱱᱟ ᱢᱮᱱᱫᱟ ᱫᱮ ᱱᱚᱛᱮ ᱢᱮ ᱡᱚᱦᱟ ᱮᱠᱫᱚᱢ ᱡᱚᱦᱟᱭ ᱥᱟᱵ ᱟᱛᱮ ᱵᱮᱥᱚᱜᱼᱟ ᱵᱮᱥᱚᱜᱼᱟ ᱚᱱᱟ ᱯᱩᱪᱩ ᱯᱩᱪᱩ ᱟᱸᱡᱚᱢ ᱛᱮ ᱢᱤᱫᱴᱮᱱ ᱦᱟᱲᱟᱢ ᱫᱚ ᱚᱱᱟ ᱵᱟᱝᱠᱟᱨ ᱪᱮᱛᱟᱱ ᱨᱮ ᱜᱤᱛᱤᱡ ᱟᱠᱟᱱ ᱛᱟᱦᱮᱸᱫ ᱦᱮᱸ ᱪᱮᱫ ᱫᱩᱲᱩᱵ ᱜᱤᱛᱤᱡ ᱛᱮ ᱩᱱᱤᱭᱟᱜ ᱫᱷᱟᱲᱟ ᱨᱟᱦᱟᱣ ᱟᱠᱟᱱ ᱛᱟᱭᱟ ᱯᱚᱧᱪᱟᱭᱮᱛ ᱩᱱᱤ ᱫᱚᱭ ᱢᱮᱱᱫᱟ ᱡᱟᱹᱱᱤᱡ ᱟᱹᱰᱤ ᱞᱟᱹᱴᱩ ᱰᱟᱠᱛᱟᱨ ᱠᱟᱱᱟᱭ ᱪᱚᱜ ᱛᱮᱜᱮ ᱦᱟᱹᱥᱩᱭ ᱛᱷᱤᱨᱮᱫ ᱛᱟᱠᱚᱣᱟ ᱫᱟᱠᱟ ᱵᱩᱡᱽ ᱦᱟᱲᱟᱢᱮ ᱱᱚᱜᱼᱚ ᱱᱚᱝᱠᱟ ᱠᱟᱛᱮ ᱢᱮᱱᱫᱟ ᱮ ᱜᱚᱲᱚᱢ ᱢᱟᱭᱟ ᱱᱚᱰᱮ ᱦᱚᱸ ᱯᱚᱜ ᱯᱚᱜ ᱟᱹᱛᱤᱧ ᱢᱮ ᱦᱮᱸ ᱪᱮ ᱟᱫᱚ ᱟᱫᱚ ᱮᱴᱟᱜ ᱨᱮ ᱪᱟᱞᱟᱣᱱᱟ ᱦᱮᱸ ᱪᱮ ᱚᱱᱟ ᱦᱚᱛᱮᱡ ᱛᱮ ᱟᱯᱮ ᱦᱚᱸ ᱦᱚᱸ ᱡᱟᱦᱟᱸ ᱨᱮᱜᱮ ᱦᱟᱹᱥᱩ ᱯᱮᱭᱟ ᱚᱸᱰᱮ ᱫᱚ ᱟᱞᱚᱯᱮ ᱯᱚᱜ ᱯᱚᱜ ᱡᱚᱱᱚᱜ ᱛᱟᱵᱚᱱᱟ ᱦᱳᱭ ᱡᱟᱭᱜᱟ ᱨᱮ ᱡᱟᱭᱜᱟ ᱨᱮ ᱱᱚᱜᱼᱚ ᱱᱚᱝᱠᱟ ᱟᱠᱟᱱᱟ ᱛᱚᱵᱮ ᱡᱟᱭ ᱵᱟᱦᱳᱠ ᱚᱠᱛᱚ ᱢᱮᱱᱟᱜ ᱠᱷᱟᱱ ᱟᱨᱚ ᱦᱟᱸᱜ ᱤᱧ ᱯᱚᱜ ᱯᱚᱜ ᱯᱮᱭᱟ ᱦᱮᱸ ᱥᱮ ᱛᱚᱵᱮ ᱫᱮᱞᱟ ᱵᱚᱱ ᱚᱱᱟ ᱢᱟᱲᱟᱝ ᱨᱮ ᱟᱨ ᱢᱤᱫᱴᱮᱱ ᱰᱟᱱᱥ ᱵᱚᱱ ᱧᱮᱞ ᱠᱟᱜ ᱞᱮᱜᱮ